ᱡᱚᱦᱟᱨ ᱜᱮ ᱥᱟᱱᱟᱢ ᱠᱚ ᱟᱨ ᱢᱤᱫᱴᱤᱡ ᱵᱞᱚᱜ ᱨᱮ ᱡᱚᱛᱚ ᱠᱚ ᱤᱧᱟᱹᱜ ᱥᱟᱹᱜᱩᱱ ᱫᱟᱨᱟᱢ ᱟᱨ ᱛᱮᱦᱮᱧ ᱫᱚ ᱠᱟᱱᱟ ᱜᱮᱭᱟᱨᱟ ᱛᱟᱹᱨᱤᱠᱷ ᱠᱟᱱᱟ ᱥᱚᱱᱤᱵᱟᱨ ᱮᱱᱠᱷᱟᱱ ᱫᱚ ᱢᱤᱫᱴᱤᱡ ᱜᱟᱛᱮᱭᱟᱜ ᱵᱟᱯᱞᱟ ᱢᱮᱱᱟᱜᱼᱟ ᱜᱟᱛᱮ ᱫᱤᱫᱤᱭᱟᱜ ᱢᱚᱛᱞᱚᱵ ᱮᱱᱠᱷᱟᱱ ᱫᱚ ᱚᱸᱰᱮ ᱜᱮ ᱪᱟᱞᱟᱣ ᱦᱩᱭᱩᱜ ᱞᱟᱹᱜᱤᱫ ᱯᱚᱨᱥᱩᱰᱤ ᱟᱨ ᱱᱤᱛᱚᱝ ᱟᱛᱳ ᱥᱟᱯᱲᱟᱣ ᱡᱟᱣᱨᱟ ᱟᱠᱟᱱᱟ ᱦᱮᱭᱟᱨ ᱜᱮ ᱥᱴᱟᱨᱴ ᱟᱠᱟᱱᱟ ᱟᱫᱚ ᱪᱮᱫ ᱞᱮᱠᱟ ᱦᱮᱭᱟᱨ ᱥᱴᱟᱭᱤᱞ ᱤᱧ ᱫᱚᱦᱚᱭᱟ ᱟᱹᱣᱨᱤᱧ ᱩᱭᱦᱟᱹᱨᱟ ᱮᱱᱠᱷᱟᱱ ᱧᱮᱞ ᱦᱩᱭᱩᱜ ᱠᱟᱱ ᱜᱮ ᱟᱨ ᱥᱟᱯᱲᱟᱣ ᱦᱚᱸ ᱟᱹᱣᱨᱤ ᱥᱟᱯᱲᱟᱜᱼᱟ ᱱᱤᱛᱚᱝ ᱱᱟᱦᱟᱜ ᱮᱦᱚᱵ ᱞᱟᱹᱜᱤᱫ ᱫᱚ ᱥᱟᱲᱮ ᱪᱷᱚᱭ ᱦᱩᱭᱩᱜ ᱠᱟᱱᱟ ᱟᱫᱚ

ᱱᱤᱛᱚᱝ ᱚᱰᱚᱠ ᱦᱩᱭᱩᱜᱼᱟ ᱴᱷᱤᱠ ᱜᱮᱭᱟ ᱵᱟᱵᱟ ᱦᱚᱸ ᱰᱤᱭᱩᱴᱤ ᱪᱟᱞᱟᱣ ᱞᱮᱱᱟᱭ ᱮᱱᱠᱷᱟᱱ ᱫᱚ ᱱᱟᱦᱟᱜ ᱪᱷᱩᱴᱤ ᱦᱮᱡ ᱮᱱᱟᱭ ᱛᱚ ᱟᱡ ᱨᱮᱰᱤᱜ ᱟᱭ ᱟᱞᱮ ᱫᱚ ᱦᱩᱭᱱᱟᱞᱮ ᱟᱭᱳ ᱤᱧ ᱟᱨ ᱦᱚᱯᱚᱱ ᱴᱤ ᱫᱚ ᱵᱟᱵᱟ ᱱᱟᱦᱟᱜ ᱨᱮᱰᱤᱜ ᱟᱭ ᱯᱷᱤᱨ ᱚᱰᱚᱠᱚᱜ ᱟᱞᱮ ᱟᱨ ᱪᱚᱞᱚ ᱵᱞᱚᱜ ᱨᱮ ᱠᱚᱱᱴᱤᱱᱤᱭᱩ ᱛᱟᱦᱮᱱ ᱯᱮ ᱥᱤᱫᱷᱟᱹ ᱧᱟᱯᱟᱢ ᱟᱵᱚ ᱵᱟᱯᱞᱟ ᱦᱟᱸᱜ ᱚᱸᱰᱮ ᱵᱟᱯᱞᱟ ᱚᱲᱟᱜ ᱨᱮ ᱯᱟᱨᱴᱤ ᱨᱮ ᱯᱟᱨᱴᱤ ᱦᱚᱞ ᱨᱮ ᱴᱷᱤᱠ ᱜᱮᱭᱟ ᱪᱚᱞᱚ ᱛᱚᱵᱮ

ᱥᱟᱵᱥᱠᱨᱟᱭᱤᱵ ᱛᱟᱵᱚᱱ ᱯᱮ ᱪᱮᱱᱮᱞ ᱴᱷᱤᱠ ᱜᱮᱭᱟ ᱥᱮᱴᱮᱨ ᱱᱟᱞᱮ ᱱᱤᱛᱚᱜ ᱫᱚ ᱱᱟᱜ ᱱᱚᱰᱮ ᱵᱟᱯᱞᱟ ᱚᱲᱟᱜ

ᱱᱤᱛᱚᱝ ᱫᱚ ᱱᱟᱦᱟᱜ ᱫᱩᱞᱦᱟᱹᱱ ᱮ ᱨᱟᱠᱟᱵ ᱠᱟᱱᱟ ᱥᱴᱮᱡᱽ ᱪᱮᱛᱟᱱ ᱴᱩᱯᱤᱭᱟᱹᱞ ᱢᱟᱡᱽ ᱜᱮ ᱥᱮᱫ ᱵᱟᱲᱟᱭ ᱠᱟᱱᱟ

ᱜᱤᱯᱷᱴ ᱮᱢ ᱦᱩᱭᱱᱟ ᱠᱟᱹᱴᱤᱡ ᱥᱟᱺᱜᱤᱧ ᱧᱚᱜ ᱪᱟᱞᱟᱣ ᱦᱩᱭᱩᱜᱼᱟ ᱯᱟᱞᱮᱱ ᱱᱚᱣᱟ ᱫᱚ ᱪᱮᱫ ᱠᱟᱱᱟ ᱢᱟᱦᱟᱛᱚ ᱦᱚᱞ ᱱᱚᱰᱮ ᱥᱴᱮᱡᱽ ᱪᱮᱛᱟᱱ ᱫᱮᱡ ᱦᱩᱭᱩᱜᱼᱟ ᱵᱩᱰᱷᱤ ᱦᱚᱲ ᱠᱚᱫᱚ ᱟᱹᱰᱤ ᱫᱟᱭᱟ ᱜᱮ ᱫᱮᱡ ᱵᱟᱢ ᱫᱟᱲᱮᱭᱟᱜᱼᱟ ᱛᱤᱱᱟᱹᱜ ᱱᱟᱦᱟᱜ ᱵᱷᱤᱲ ᱱᱟᱦᱟᱜ ᱡᱚᱢ ᱴᱮᱱ ᱧᱮᱞᱚᱜ ᱠᱟᱱ

ᱟᱨ ᱡᱚᱢ ᱦᱩᱭ ᱠᱮᱫ ᱱᱤᱛᱚᱝ ᱫᱚ ᱟᱬᱜᱚᱱ ᱠᱟᱱᱟ ᱚᱲᱟᱜ ᱪᱟᱞᱟᱜ ᱠᱟᱱᱟ ᱯᱷᱤᱨ ᱚᱰᱚᱠ ᱦᱩᱭᱩᱜᱼᱟ ᱟᱹᱰᱤ ᱵᱷᱤᱲ ᱛᱟᱦᱮᱸ ᱞᱮᱱᱟ ᱞᱟᱭᱤᱱ ᱞᱟᱜᱟᱣ ᱛᱮᱞᱮ ᱡᱚᱢ ᱠᱮᱜᱼᱟ ᱟᱨᱚ ᱵᱟᱦᱨᱮ ᱢᱮᱱᱟᱜ ᱠᱚᱜᱮᱭᱟ ᱞᱟᱭᱤᱱ ᱨᱮ ᱯᱩᱨᱟᱹ ᱪᱮᱛᱟᱱ ᱨᱮ ᱯᱩᱨᱟᱹ ᱵᱷᱤᱲ ᱛᱟᱦᱮᱸ ᱞᱮᱱᱟ ᱟᱨ ᱱᱤᱛᱚᱝ ᱫᱚ ᱚᱲᱟᱜ ᱪᱟᱞᱟᱜ ᱦᱩᱭᱩᱜ ᱠᱟᱱᱟ ᱥᱮᱴᱮᱨᱮᱱᱟᱞᱮ ᱥᱮᱴᱮᱨᱮᱱᱟᱞᱮ ᱱᱤᱛᱚᱝ ᱥᱟᱲᱮ ᱠᱟᱱᱟ ᱱᱤᱛᱚᱝ ᱴᱟᱭᱤᱢ ᱦᱩᱭᱩᱜ ᱠᱟᱱᱟ ᱜᱭᱟᱨᱟ ᱵᱤᱥ ᱡᱚᱢ ᱠᱚ ᱦᱩᱭᱱᱟ ᱞᱟᱭᱤᱱ ᱵᱟᱲᱟ ᱠᱟᱛᱮ ᱱᱟᱨᱥ ᱫᱚ ᱜᱷᱟᱹᱲᱤᱡ ᱠᱚ ᱛᱟᱦᱮᱸ ᱞᱮᱱᱟ ᱛᱟᱦᱮᱱ ᱟᱨ ᱥᱮᱴᱮᱨᱱᱟᱞᱮ ᱟᱨ ᱟᱵᱚ ᱥᱟᱱᱛᱟᱲ ᱞᱮᱠᱟ ᱵᱟᱯᱞᱟ ᱠᱚᱫᱚ ᱵᱟᱝᱜᱮ ᱮᱱᱮᱡ ᱠᱚ ᱨᱟᱹᱥᱠᱟᱹ ᱠᱚ ᱪᱮᱫ ᱦᱚᱸ ᱵᱟᱹᱪᱩᱜ ᱟᱱᱟ ᱮᱴᱟᱜ ᱛᱮᱭᱟᱜ ᱫᱚ ᱪᱮᱫ ᱦᱚᱸ ᱵᱟᱝᱜᱮ ᱵᱟᱥ ᱥᱮᱱ ᱮᱱᱟ ᱵᱚ ᱥᱮᱱ ᱠᱟᱛᱮᱱ ᱦᱮᱡ ᱡᱚᱢ ᱟᱨ ᱪᱟᱵᱟ ᱟᱵᱚ ᱥᱟᱱᱛᱟᱲ ᱵᱟᱯᱞᱟ ᱠᱷᱚᱱ ᱵᱟᱯᱞᱟ ᱜᱮ ᱵᱟᱝ ᱩᱱᱟᱹᱜ ᱨᱟᱹᱥᱠᱟᱹ ᱴᱷᱤᱠ ᱜᱮᱭᱟ ᱛᱚᱵᱮ ᱛᱮᱦᱮᱧᱟᱜ ᱵᱞᱚᱜ ᱫᱚ ᱤᱱᱟᱹᱜ ᱜᱮ ᱟᱨ ᱱᱤᱛᱚᱜ ᱫᱚ ᱞᱟᱜᱟᱱ ᱵᱩᱡᱷᱟᱹᱜ ᱠᱟᱱ ᱡᱟᱹᱯᱤᱫ ᱦᱩᱭᱩᱜᱼᱟ